ᱟᱞᱚᱯᱮ ᱦᱤᱡᱩᱜᱼᱟ ᱢᱮᱱᱛᱮ ᱟᱞᱮ ᱫᱚᱞᱮ ᱢᱮᱛᱟ ᱠᱚᱣᱟ ᱟᱵᱚ ᱫᱚ ᱟᱹᱰᱤ ᱫᱤᱱ ᱠᱷᱚᱱᱟᱜ ᱵᱚᱱ ᱦᱟᱲᱟᱢ ᱦᱟᱯᱲᱟᱢ ᱴᱷᱮᱱ ᱠᱷᱚᱱ ᱵᱚᱱ ᱠᱟᱹᱢᱤ ᱟᱹᱜᱩᱭ ᱡᱮᱱᱚ ᱡᱟᱦᱮᱨ ᱨᱮ ᱟᱯᱮ ᱫᱚ ᱵᱟᱞᱮ ᱢᱮᱛᱟ ᱯᱮ ᱠᱟᱱᱟ ᱟᱞᱚᱯᱮ ᱦᱤᱡᱩᱜᱼᱟ ᱢᱮᱱᱛᱮ ᱢᱮᱱᱠᱷᱟᱱ ᱵᱟᱲᱟᱭ ᱞᱟᱭ ᱞᱟᱭ ᱫᱚ ᱛᱟᱦᱮᱱᱟ ᱵᱟᱨ ᱦᱚᱲ ᱟᱯᱮ ᱴᱷᱮᱱ ᱫᱚ ᱫᱟᱭᱤᱛᱛᱚ ᱮᱢ ᱞᱮᱱᱟ ᱰᱟᱦᱟᱨᱰᱤ ᱠᱷᱚᱱᱟᱜ ᱵᱚᱦᱲᱟᱰᱤ ᱜᱟᱞᱢᱟᱨᱟᱣ ᱛᱮᱵᱚᱱ ᱵᱟᱸᱫ ᱪᱮᱛᱟᱱ ᱨᱮ ᱚᱱᱟ ᱟᱵᱚᱣᱟᱜ ᱱᱚᱣᱟ ᱡᱟᱦᱮᱨ ᱧᱩᱛᱩᱢ ᱛᱮ ᱪᱟᱸᱫᱟ ᱵᱟᱵᱚᱫ ᱛᱮ ᱡᱟᱠ ᱱᱟᱠᱤᱱᱟᱜ ᱜᱮ ᱫᱚᱥ ᱫᱚ ᱦᱩᱭᱩᱜ ᱠᱟᱱᱟ ᱟᱯᱮᱭᱟᱜ ᱫᱚᱥ ᱫᱚ ᱵᱟᱝ ᱦᱩᱭᱩᱜ ᱠᱟᱱᱟ ᱵᱟᱝ ᱯᱮ ᱵᱟᱲᱟᱭ ᱛᱮ ᱵᱟᱝ ᱯᱮ ᱠᱟᱹᱢᱤᱭᱟ ᱛᱟᱦᱚᱞᱮ ᱟᱞᱮ ᱞᱮ ᱧᱮᱞ ᱮᱫᱟ ᱛᱟᱦᱚᱞᱮ ᱟᱯᱮ ᱡᱟᱹᱱᱤ ᱵᱟᱝ ᱯᱮ ᱦᱤᱡᱩᱜᱼᱟ ᱱᱚᱣᱟ ᱴᱷᱮᱱ ᱮᱱᱠᱷᱟᱱ ᱫᱚ ᱚᱱᱟ ᱠᱟᱛᱮ ᱟᱞᱮ ᱫᱚ ᱪᱟᱸᱫᱟ ᱱᱟᱦᱟᱜ ᱞᱮ ᱜᱚᱴᱟ ᱟᱠᱟᱫᱟ ᱚᱱᱟ ᱵᱟᱨᱭᱟ ᱵᱮᱲᱟ ᱨᱮᱱᱟᱜ ᱵᱟᱨᱭᱟ ᱵᱮᱲᱟ ᱨᱮᱱᱟᱜ ᱞᱮ ᱜᱚᱴᱟ ᱟᱠᱟᱫᱟ ᱵᱟᱨᱭᱟ ᱵᱮᱲᱟ ᱞᱮ ᱦᱟᱛᱟᱣ ᱩᱛᱟᱹᱨ ᱟᱠᱟᱫ ᱠᱤᱱᱟ ᱯᱚᱭᱥᱟ ᱥᱟᱨᱮᱡ ᱟᱠᱟᱱ ᱛᱮᱞᱮ ᱡᱚᱛᱚ ᱠᱤᱪᱷᱩ ᱥᱤᱢ ᱠᱚ ᱦᱟᱛᱟᱣ ᱵᱟᱲᱟ ᱠᱟᱛᱮ ᱞᱟᱭᱟ ᱛᱤᱠᱤᱱᱟᱜ ᱡᱟᱦᱟᱸ ᱛᱤᱱᱟᱹᱜ ᱥᱟᱢᱚᱜᱽᱨᱤ ᱠᱚ ᱮᱢ ᱠᱟᱛᱮ ᱥᱟᱨᱮᱡ ᱞᱮᱱ ᱛᱟᱞᱮ ᱯᱚᱭᱥᱟ ᱚᱱᱟ ᱨᱮ ᱢᱤᱫᱴᱤᱡ ᱩᱰᱷᱟᱹᱨ ᱞᱮ ᱦᱟᱛᱟᱣ ᱟᱹᱜᱩ ᱠᱮᱫᱮᱭᱟ ᱦᱚᱞᱟ ᱥᱩᱞᱚ ᱨᱮᱱᱟᱜ ᱯᱚᱭᱥᱟ ᱫᱚ ᱵᱟᱝᱵᱚᱱ ᱥᱟᱨᱮᱡ ᱫᱚᱦᱚᱭᱟ ᱟᱯᱮ ᱡᱩᱫᱤ ᱦᱚᱞᱟ ᱢᱟᱦᱫᱮᱨ ᱯᱮ ᱦᱮᱡ ᱠᱚᱜᱼᱟ ᱥᱮ ᱱᱩᱱᱟᱹᱜ ᱟᱵᱚᱣᱟᱜ ᱡᱷᱟᱢᱮᱞᱟ ᱵᱟᱝ ᱦᱩᱭ ᱠᱚᱜᱼᱟ

ᱟᱞᱮ ᱫᱚ ᱜᱟᱹᱰᱤ ᱛᱮᱞᱮ ᱦᱮᱡ ᱮᱱᱟ ᱟᱫᱷᱟ ᱫᱤᱱ ᱞᱮ ᱟᱬᱜᱚᱭᱮᱱᱟ ᱟᱫᱷᱟ ᱫᱤᱱ ᱜᱟᱛᱤᱭᱟ ᱨᱮ ᱟᱨ ᱚᱱᱟᱴᱟᱜ ᱛᱮᱞᱮ ᱞᱟᱜᱟ ᱟᱹᱜᱩ ᱠᱟᱫ ᱠᱤᱱᱟ ᱵᱟᱲᱮ ᱵᱩᱴᱟᱹ ᱴᱷᱮᱱ ᱞᱮ ᱛᱚᱞ ᱠᱟᱫ ᱠᱤᱱᱟ ᱵᱷᱮᱲᱟ ᱯᱟᱹᱣᱨᱟᱹ ᱞᱮ ᱚᱰᱚᱠ ᱠᱟᱫᱟ ᱟᱨ ᱞᱮ ᱧᱩ ᱠᱟᱫᱟ ᱟᱨ ᱞᱮ ᱦᱮᱡ ᱟᱠᱟᱱᱟ ᱟᱞᱮᱭᱟᱜ ᱫᱚ ᱦᱟᱱᱟᱴᱟᱜ ᱦᱟᱴ ᱠᱷᱚᱱ ᱫᱚ ᱯᱚᱨᱮ ᱠᱟᱱᱟ ᱵᱩᱫᱷᱵᱟᱨ ᱥᱮ ᱜᱩᱨᱩᱵᱟᱨ ᱠᱟᱱᱟ

ᱦᱮᱸ ᱢᱟᱱᱮ ᱠᱟᱛᱷᱟ ᱫᱚ ᱦᱩᱭᱩᱜ ᱠᱟᱱᱟ ᱜᱟᱞᱢᱟᱨᱟᱣ ᱫᱚ ᱡᱚᱛᱚ ᱦᱚᱲ ᱦᱚᱸ ᱵᱟᱹᱱᱩᱜ ᱠᱚᱣᱟ ᱦᱮᱸ ᱥᱮ ᱜᱟᱞᱢᱟᱨᱟᱣ ᱫᱚ ᱵᱟᱝ ᱦᱩᱭᱩᱜᱼᱟ ᱠᱟᱹᱢᱤ ᱫᱚ ᱠᱟᱹᱢᱤ ᱫᱚ ᱦᱩᱭᱩᱜ ᱢᱟ ᱦᱮᱸ ᱛᱟᱨᱯᱚᱨᱮ ᱜᱟᱞᱢᱟᱨᱟᱣ ᱠᱟᱛᱮᱫ ᱜᱟᱞᱢᱟᱨᱟᱣ ᱡᱚᱛᱚ ᱦᱚᱲ ᱠᱚ ᱦᱮᱡ ᱞᱮᱱᱠᱷᱟᱱ ᱜᱟᱞᱢᱟᱨᱟᱣ ᱟᱵᱚᱱ ᱥᱮ ᱪᱮᱫ